ᱱᱚᱣᱟ ᱠᱟᱛᱷᱟ ᱟᱢ ᱞᱟᱹᱭ ᱠᱟᱫ ᱢᱮᱭᱟᱭ ᱥᱮ ᱪᱮᱫ ᱱᱚᱣᱟ ᱠᱚᱫᱚ ᱠᱟᱹᱴᱤᱡ ᱵᱷᱩᱞᱮᱫ ᱛᱟᱵᱚᱱᱟᱯᱮ ᱢᱤᱫᱴᱤᱡ ᱦᱚᱲ ᱯᱮᱥᱟᱨ ᱮᱢ ᱟᱨ ᱵᱤᱱ ᱫᱚᱥ ᱛᱮ ᱯᱮᱥᱟᱨᱮᱢ ᱮᱢᱟᱭᱟ ᱚᱱᱠᱟ ᱛᱮᱜᱮ ᱛᱚᱵᱚᱱ ᱵᱟᱹᱲᱤᱡᱚᱜ ᱠᱟᱱᱟ ᱥᱟᱹᱨᱤ ᱜᱮ ᱞᱟᱹᱭ ᱠᱟᱫᱟ ᱨᱚᱢᱮᱥ ᱟᱵᱮᱱ ᱴᱷᱮᱱ ᱞᱟᱹᱭ ᱞᱟᱹᱭ ᱦᱮᱡ ᱞᱮᱱᱟ

ᱛᱟᱦᱚᱞᱮ ᱱᱩᱭ ᱪᱤᱠᱟᱹᱛᱮ ᱱᱩᱱᱟᱹᱜ ᱢᱟᱨᱟᱝ ᱠᱟᱛᱷᱟ ᱵᱚᱱ ᱵᱟᱠᱷᱮᱲ ᱠᱮᱫᱟ ᱱᱤᱛᱚᱜ ᱱᱩᱭ ᱱᱚᱣᱟ ᱠᱟᱛᱷᱟ ᱢᱮᱱᱟ ᱛᱟᱨ ᱟᱵᱚ ᱱᱩᱠᱩ ᱡᱟᱦᱟᱸᱭ ᱠᱚᱠᱚ ᱵᱟᱠᱷᱮᱲ ᱮᱫᱟ ᱩᱱᱠᱩ ᱠᱚ ᱫᱚᱜᱚᱞᱟᱜ ᱠᱟᱱᱟ ᱥᱮ ᱵᱟᱝ ᱩᱱᱟᱹᱜ ᱢᱟᱨᱟᱝ ᱠᱟᱛᱷᱟ ᱩᱠᱩ ᱫᱚᱦᱚ ᱢᱟᱱᱮ ᱡᱟᱦᱟᱸᱭ ᱵᱟᱠᱷᱮᱲ ᱮᱫᱟ ᱩᱱᱤ ᱜᱮ ᱢᱮᱱᱫᱟ ᱠᱷᱟᱨᱟᱯ ᱮᱫᱟᱭ ᱩᱱᱤ ᱜᱮ ᱦᱚᱛᱮᱡ ᱛᱮ ᱱᱚᱝᱠᱟᱜ ᱠᱟᱱᱟ ᱟᱨ ᱚᱱᱠᱟᱱ ᱡᱤᱱᱤᱥ ᱜᱮ ᱦᱩᱭᱩᱜ ᱠᱟᱱᱟ ᱟᱵᱚ ᱟᱛᱳ ᱨᱮ ᱚᱱᱠᱟ ᱫᱚ ᱪᱮᱫᱟᱜ ᱟᱢ ᱫᱚ ᱠᱟᱛᱷᱟᱢ ᱮᱢ ᱟᱠᱟᱫ ᱢᱮᱭᱟ ᱠᱟᱛᱷᱟ ᱮᱢᱚᱜ ᱦᱩᱭᱩᱜ ᱛᱟᱢᱟ ᱢᱟᱹᱡᱷᱤ ᱦᱚᱯᱚᱱ ᱴᱷᱮᱱ ᱯᱚᱥᱟᱜ ᱦᱩᱭᱩᱜ ᱛᱟᱢᱟ ᱛᱚᱵᱮ ᱛᱚ ᱟᱞᱮ ᱞᱮ ᱨᱤᱞ ᱠᱤᱪᱤᱞ ᱠᱮᱫ ᱯᱮᱭᱟ ᱥᱟᱹᱨᱤ ᱜᱮ ᱥᱚᱢᱵᱷᱚᱵ ᱵᱟᱝ ᱠᱟᱱ ᱛᱟᱭᱟ ᱥᱮ ᱫᱟᱲᱮᱭᱟᱜ ᱟᱭ ᱥᱮ ᱵᱟᱝ ᱧᱮᱞ ᱟᱵᱚ ᱟᱢ ᱡᱚᱠᱷᱚᱱᱮᱢ ᱩᱠᱩ ᱫᱚᱦᱚ ᱠᱟᱜ ᱱᱤᱛᱚᱜ ᱟᱵᱚ ᱱᱚᱣᱟ ᱢᱟᱲᱟᱝ ᱨᱮ ᱪᱮᱫ ᱠᱚᱵᱚᱱ ᱵᱟᱠᱷᱮᱲ ᱜᱚᱫ ᱠᱟᱫᱟ ᱱᱤᱛᱚᱜ ᱟᱡ ᱮ ᱯᱚᱥᱟᱜ ᱠᱮᱫ ᱛᱮ ᱱᱤᱛᱚᱜ ᱪᱮᱫ ᱠᱟᱛᱷᱟ ᱦᱮᱡ ᱮᱱᱟ ᱨᱮᱡᱟᱞᱴ ᱫᱚ ᱟᱹᱞᱤᱧ ᱫᱚ ᱵᱟᱭ ᱮᱢ ᱟᱠᱟᱫ ᱞᱤᱧᱟ ᱡᱮ ᱤᱱᱰᱮᱥ ᱵᱟᱹᱧ ᱫᱟᱲᱮᱭᱟᱜᱼᱟ ᱢᱮᱱᱛᱮ ᱟᱹᱞᱤᱧ ᱦᱚᱸ ᱩᱱᱤ ᱴᱷᱮᱱ ᱟᱹᱞᱤᱧ ᱵᱟᱨ ᱯᱮ ᱫᱷᱟᱣ ᱵᱩᱡᱷᱟᱹᱣ ᱞᱤᱧ ᱥᱮᱱ ᱞᱮᱱᱟ ᱩᱱ ᱠᱷᱚᱱ ᱜᱮ ᱟᱹᱞᱤᱧ ᱞᱤᱧ ᱢᱮᱱ ᱵᱟᱹᱞᱤᱧ ᱢᱮᱱ ᱩᱛᱟᱹᱨ ᱜᱮ ᱥᱳᱞᱳᱱᱟ ᱴᱷᱮᱱ ᱡᱮ ᱤᱧ ᱫᱚ ᱵᱟᱹᱧ ᱵᱩᱡᱷᱟᱹᱣ ᱫᱟᱲᱮᱭᱟᱠᱤᱱ ᱱᱩᱠᱤᱱ ᱫᱚ ᱟᱹᱞᱤᱧ ᱥᱮᱱ ᱞᱮᱱᱟᱞᱤᱧ ᱥᱮ ᱵᱟᱨ ᱯᱮ ᱫᱷᱟᱣ ᱞᱤᱧ ᱥᱮᱱ ᱠᱟᱛᱮ ᱱᱩᱠᱤᱱ ᱞᱤᱧ ᱵᱩᱡᱷᱟᱹᱣ ᱟᱠᱟᱫ ᱠᱤᱱᱟᱹ ᱡᱮ ᱟᱵᱮᱱ ᱡᱟᱦᱟᱸ ᱛᱮ ᱯᱟᱨᱚᱢ ᱛᱮᱜᱮ ᱦᱩᱭᱩᱜ ᱛᱟᱵᱮᱱᱟ ᱛᱚᱵᱮ ᱤᱧ ᱦᱚᱸ ᱚᱱᱟ ᱯᱩᱨᱟᱹ ᱯᱩᱨᱤ ᱠᱷᱚᱵᱚᱨ ᱫᱚ ᱤᱧ ᱦᱚᱸ ᱵᱟᱝ ᱠᱤᱱ ᱮᱢ ᱠᱟᱫᱤᱧᱟ ᱦᱮᱸ ᱚᱱᱟ ᱵᱟᱠᱷᱟᱱ ᱱᱩᱭ ᱛᱤᱞᱤᱧ ᱡᱤᱞᱤᱧ ᱥᱮᱱ ᱠᱟᱱᱟ ᱯᱤᱯᱩᱱ ᱫᱷᱟ ᱯᱤᱯᱩᱱ ᱫᱷᱟ ᱞᱤᱧ ᱵᱩᱡᱷᱟᱹᱣ ᱟᱠᱟᱫ ᱠᱤᱱᱟᱹ ᱥᱮᱱ ᱥᱮᱱ ᱛᱤᱧ ᱵᱩᱡᱷᱟᱹᱣ ᱟᱠᱟᱫ ᱠᱤᱱᱟᱹ ᱱᱩᱠᱤᱱ

ᱟᱵᱚ ᱡᱟᱦᱟᱸ ᱵᱚᱱ ᱜᱚᱴᱟ ᱟᱠᱟᱫᱟ ᱟᱹᱰᱤ ᱱᱟᱯᱟᱭ ᱟᱨ ᱵᱷᱟᱹᱞᱤ ᱦᱚᱭᱛᱳ ᱠᱤᱪᱷᱩ ᱦᱚᱲ ᱵᱤᱵᱷᱤᱱᱱᱚ ᱨᱚᱠᱚᱢ ᱠᱚᱥᱴᱚ ᱠᱟᱨᱚᱱ ᱚᱱᱟ ᱫᱚ ᱵᱩᱡᱽ ᱥᱩᱡᱽ ᱨᱮᱱᱟᱜ ᱦᱚᱸ ᱵᱮᱯᱟᱨ ᱢᱮᱱᱟᱜᱼᱟ ᱡᱚᱛᱚ ᱦᱚᱲ ᱥᱚᱢᱟᱱ ᱦᱮᱸ ᱯᱮ ᱥᱮᱨᱢᱟ ᱚᱱᱟ ᱯᱩᱨᱟᱹ ᱞᱮᱵᱮᱫ ᱠᱮᱫᱟ ᱡᱚᱛᱚ ᱠᱤᱪᱷᱩ ᱜᱮ ᱛᱟᱭᱚᱢ ᱢᱟᱲᱟᱝ ᱵᱩᱡᱽ ᱠᱟᱛᱮ ᱟᱵᱚ ᱥᱟᱱᱟᱢ ᱠᱚᱛᱮ ᱪᱟᱹᱰᱤᱦᱟᱹ ᱨᱮᱱ ᱦᱚᱲ ᱟᱛᱮ ᱵᱚ ᱥᱤᱫᱽᱫᱷᱟᱱᱛᱚ ᱮᱱᱠᱷᱟᱱ ᱫᱚ ᱱᱚᱣᱟ ᱫᱚ ᱱᱤᱛᱚᱜ ᱦᱟᱸᱜ ᱛᱟᱭᱚᱢ ᱰᱷᱤᱞᱟᱹᱣ ᱨᱮᱱᱟᱜ ᱯᱨᱚᱥᱱᱚ ᱫᱚ ᱵᱟᱹᱱᱩᱜ ᱜᱮᱭᱟ ᱟᱫᱚ ᱡᱟᱦᱟᱸᱭ ᱠᱚ ᱦᱟᱸᱜ ᱚᱱᱠᱟ ᱠᱚ ᱛᱟᱨ ᱢᱟᱱᱮ ᱪᱤᱠᱟᱹᱜ ᱠᱟᱱᱟ ᱟᱵᱚ ᱡᱟᱦᱟᱸ ᱥᱤᱫᱽᱫᱷᱟᱱᱛᱚ ᱠᱟᱛᱮ ᱚᱱᱟ ᱨᱮᱫᱚ ᱠᱮᱴᱮᱡ ᱛᱟᱦᱮᱱ ᱦᱩᱭᱩᱜᱼᱟ ᱟᱵᱚ ᱡᱟᱦᱟᱸ ᱵᱚᱱ ᱦᱚᱲ ᱵᱚᱱ ᱟᱫᱮᱫ ᱠᱚᱣᱟ ᱚᱱᱟ ᱫᱚ ᱦᱟᱸᱜ ᱵᱷᱩᱞ ᱠᱟᱛᱷᱟ ᱠᱟᱱᱟ ᱦᱚᱲ ᱫᱚ ᱟᱡ ᱫᱚ ᱥᱩᱫᱷᱨᱟᱹᱣᱮᱫ ᱠᱚᱣᱟ ᱵᱚᱱ ᱥᱩᱫᱷᱟᱹᱨ ᱠᱟᱛᱮ ᱟᱡ ᱛᱮ ᱦᱮᱡ ᱦᱮᱡ ᱛᱮ ᱦᱩᱭ ᱟᱭᱟ ᱚᱱᱟ ᱫᱚ ᱩᱱᱤ ᱵᱟᱭ ᱵᱩᱡᱽ ᱫᱟᱲᱮ ᱟᱠᱟᱫ ᱛᱮ ᱵᱟᱠᱷᱟᱱ ᱫᱚ ᱚᱱᱟ ᱦᱚᱲ ᱢᱟ ᱫᱚᱦᱚ ᱟᱠᱟᱫ ᱜᱮᱵᱚᱱ ᱟᱞᱮ ᱡᱮᱢᱚᱱ ᱱᱤᱛᱚᱜ ᱜᱮ ᱜᱟᱞᱢᱟᱨᱟᱣ ᱦᱩᱭᱱᱟ ᱡᱟᱦᱟᱸᱭ ᱡᱩᱫᱤ ᱵᱟᱦᱟ ᱯᱟᱹᱦᱤᱞ ᱛᱮ

ᱢᱟᱱᱮ ᱯᱩᱱ ᱡᱟᱸᱜᱟ ᱢᱚᱬᱮ ᱠᱤᱞᱳ ᱥᱮ ᱢᱚᱬᱮ ᱜᱮᱞ ᱠᱤᱞᱳ ᱚᱱᱟ ᱫᱚ ᱦᱟᱸᱜ ᱟᱞᱟᱜᱽ ᱠᱟᱛᱷᱟ ᱠᱟᱱᱟ ᱟᱫᱚ ᱮᱱᱠᱷᱟᱱ ᱫᱚ ᱠᱟᱛᱷᱟ ᱫᱚ ᱦᱟᱸᱜ ᱚᱱᱟ ᱫᱚ ᱦᱟᱸᱜ ᱵᱟᱝ ᱵᱟᱹᱲᱤᱡ ᱛᱟᱵᱚᱱᱟ ᱟᱵᱚᱣᱟᱜ ᱨᱟᱭᱨᱤᱛ ᱫᱚ ᱡᱚᱛᱚ ᱴᱷᱤᱠ ᱜᱮᱭᱟ ᱟᱨ ᱦᱚᱲ ᱠᱚ ᱫᱟᱹᱲᱮ ᱥᱮ ᱪᱤᱠᱟᱹᱭᱟᱠᱚ ᱚᱱᱟ ᱦᱚᱸ ᱦᱟᱸᱜ ᱟᱵᱚ ᱴᱷᱤᱠ ᱵᱚᱱ ᱛᱟᱦᱮᱸ ᱞᱮᱱᱠᱷᱟᱱ ᱜᱮ ᱵᱟᱭ ᱵᱟᱭ ᱛᱮ ᱟᱦ ᱩᱱᱠᱩ ᱦᱚᱸᱛᱚ ᱟᱵᱚᱨᱮᱱ ᱠᱟᱱ ᱜᱮᱭᱟ ᱟᱵᱚ ᱦᱚᱸᱵᱚᱱ ᱵᱩᱡᱟ ᱟᱡ ᱦᱚᱸ ᱵᱩᱡᱽᱛᱮ ᱦᱩᱭᱮᱭᱟ ᱟᱡ ᱥᱟᱹᱠᱷᱤ ᱠᱟᱛᱮ ᱦᱚᱸ ᱵᱟᱭ ᱛᱟᱦᱮᱸ ᱫᱟᱲᱮᱭᱟᱜᱼᱟ ᱠᱟᱨᱚᱱ ᱟᱢᱜᱮ ᱵᱟᱠᱷᱟᱱᱮᱢ ᱵᱟᱹᱲᱤᱡᱚᱜᱼᱟ ᱫᱤᱱ ᱫᱤᱱ ᱛᱮ ᱨᱳᱜᱽ ᱞᱮᱠᱟ ᱦᱮᱡ ᱟᱢᱟ ᱟᱢ ᱡᱟᱦᱟᱸ ᱛᱤᱱᱟᱹᱜ ᱛᱟᱲᱟᱛᱟᱲᱤ ᱚᱱᱟ ᱨᱟᱱ ᱢᱟᱱᱮ ᱟᱢ ᱡᱚᱢ ᱦᱚᱫ ᱢᱮ ᱟᱨ ᱥᱟᱯᱷᱟ ᱠᱟᱛᱮ ᱦᱮᱡ ᱦᱚᱫᱚᱜ ᱚᱱᱟ ᱠᱟᱱᱟ ᱠᱟᱛᱷᱟ ᱟᱨ ᱨᱟᱥᱮᱭᱟᱜ ᱪᱮᱫ ᱠᱟᱛᱷᱟᱢ ᱢᱮᱱᱮᱫ ᱛᱟᱦᱮᱸ ᱠᱟᱹᱴᱤᱡ

ᱟᱵᱚ ᱱᱚᱣᱟ ᱪᱮᱛᱟᱱ ᱠᱩᱞᱤ ᱫᱚᱞ ᱨᱮᱱ ᱡᱚᱜᱽ ᱡᱚᱜᱽ ᱢᱟᱺᱡᱷᱤ ᱢᱟᱱᱮ ᱩᱱᱠᱤᱱᱟᱜ ᱵᱟᱲᱟᱭᱟ ᱟᱫᱚᱧ ᱢᱮᱱᱫᱟ ᱚᱱᱟ ᱠᱟᱛᱷᱟ ᱟᱫᱚᱧ ᱢᱮᱱᱫᱟ ᱵᱟᱵᱟ ᱚᱱᱟ ᱫᱚᱵᱚᱱ ᱢᱮᱱ ᱠᱟᱫᱟ ᱟᱫᱚᱧ ᱢᱮᱱᱫᱟ ᱚᱱᱟ ᱵᱟᱡᱮᱴ ᱮᱢ ᱢᱮᱱᱟ ᱟᱫᱚᱧ ᱢᱮᱱᱫᱟ ᱛᱚᱵᱮ ᱤᱧ ᱫᱩᱧ ᱢᱚᱱᱮᱭᱮᱫ ᱛᱟᱦᱮᱸᱫ ᱩᱱᱤ ᱢᱤᱴᱤᱝ ᱨᱮ ᱵᱟᱭ ᱛᱟᱦᱮᱸ ᱠᱟᱱᱟ ᱟᱞᱮ ᱞᱮ ᱜᱟᱞᱢᱟᱨᱟᱣ ᱠᱟᱫᱟ ᱚᱱᱟ ᱵᱟᱱᱟᱨ ᱢᱟᱱᱮ ᱢᱟᱞᱠᱟᱨ ᱜᱮ ᱞᱟᱹᱭ ᱠᱟᱫ ᱠᱤᱱᱟ ᱵᱟᱯ ᱟᱨ ᱡᱚᱠᱷᱚᱱ ᱜᱮ ᱱᱚᱝᱠᱟᱱ ᱠᱟᱛᱷᱟ ᱠᱟᱱᱟ ᱮᱱᱠᱷᱟᱱ ᱫᱚ ᱟᱵᱚᱣᱟᱜ ᱡᱟ ᱠᱟᱱᱟ ᱨᱟᱭᱨᱤᱛ ᱟᱛᱳ ᱟᱛᱳ ᱨᱮ ᱡᱟ ᱠᱟᱱᱟ ᱚᱱᱟ ᱨᱟᱭᱨᱤᱛ ᱟᱵᱮᱱ ᱢᱟᱱᱟᱣ ᱵᱟᱛᱟᱣ ᱨᱮ ᱢᱮᱱᱟᱜ ᱵᱮᱱᱟ ᱮᱱᱠᱷᱟᱱ ᱟᱞᱮ ᱯᱟᱸᱡᱟ ᱥᱮᱴᱮᱨ ᱞᱮ ᱪᱟᱞᱟᱜ ᱠᱟᱱᱟ

ᱦᱳᱭ ᱦᱳᱭ ᱟᱫᱚ ᱴᱷᱤᱠ ᱜᱮᱭᱟ ᱤᱧᱟᱹᱜ ᱜᱟᱞᱢᱟᱨᱟᱣ ᱫᱚ ᱦᱟᱸᱜ ᱮᱱᱠᱷᱟᱱ ᱤᱧ ᱫᱚ ᱦᱟᱸᱜ ᱱᱚᱰᱮ ᱜᱮ ᱦᱟᱸᱜ ᱤᱧᱟᱹᱜ ᱜᱟᱞᱢᱟᱨᱟᱣ ᱫᱚᱧ ᱢᱩᱪᱟᱹᱫ ᱮᱫᱟ ᱢᱟ ᱛᱚᱵᱮ ᱦᱮᱸ ᱪᱚ ᱚᱱᱟᱛᱮ ᱫᱟᱜ ᱛᱮ ᱚᱱᱟᱛᱮ ᱵᱟᱹᱧ ᱦᱮᱸ ᱢᱟ ᱦᱟᱸᱜ ᱜᱟᱞᱢᱟᱨᱟᱣ ᱛᱮᱫᱚ ᱦᱟᱸᱜ ᱠᱟᱹᱴᱤᱡ ᱡᱮᱞᱮᱧᱚᱜ ᱠᱟᱱ ᱛᱟᱵᱚᱱᱟ

ᱦᱮᱸ ᱜᱚᱴᱟ ᱜᱚᱴᱟ ᱠᱟᱜ ᱞᱮᱠᱷᱟᱱ ᱜᱮ ᱢᱟᱱᱮ ᱡᱚᱠᱷᱚᱱ ᱫᱚ ᱵᱟᱝ ᱚᱱᱟ ᱵᱤᱥᱚᱭ ᱛᱮ ᱜᱟᱞᱢᱟᱨᱟᱣ ᱡᱚᱠᱷᱚᱱ ᱫᱚᱞ ᱨᱮ ᱫᱩᱲᱩᱵ ᱦᱩᱭᱩᱜᱼᱟ ᱮᱱᱠᱷᱟᱱ ᱜᱮ ᱚᱱᱟ ᱴᱷᱮᱱ ᱚᱸᱰᱮ ᱜᱮ ᱦᱟᱛᱟᱜᱼᱟ ᱡᱚᱠᱷᱚᱱ ᱜᱮ ᱦᱟᱸᱜ ᱵᱟᱯᱞᱟ ᱵᱤᱥᱚᱭ ᱛᱮ ᱟᱵᱚ ᱡᱚᱠᱷᱚᱱ ᱜᱮ ᱦᱟᱸᱜ ᱟᱛᱳ ᱦᱚᱲ ᱠᱚ ᱡᱟᱣᱨᱟᱜ ᱜᱮᱭᱟ ᱮᱱᱠᱷᱟᱱ ᱤᱱᱟᱹ ᱦᱤᱞᱳᱜ ᱜᱮ ᱚᱱᱟ ᱫᱚ ᱧᱟᱢᱚᱜ ᱢᱟ ᱦᱮᱸᱛᱚ ᱚᱱᱟ ᱚᱱᱟ ᱜᱮᱛᱚ ᱠᱟᱛᱷᱟ ᱠᱟᱛᱷᱟ ᱜᱮ ᱨᱚᱲ ᱠᱮᱫᱟ ᱚᱱᱟ ᱠᱟᱛᱷᱟ ᱜᱮ ᱨᱚᱲ ᱠᱮᱫᱟ ᱦᱮᱸ ᱦᱮᱸ ᱦᱳᱭ ᱡᱮ ᱦᱮᱸ ᱦᱮᱸ ᱢᱟᱱᱮ ᱚᱱᱟ ᱚᱱᱟ ᱧᱟᱢ ᱞᱮᱱᱠᱷᱟᱱ ᱜᱮ ᱫᱤᱱᱚᱜᱼᱟ ᱟᱪᱪᱷᱟ ᱴᱷᱤᱠ ᱜᱮᱭᱟ ᱢᱟᱱᱮ ᱚᱱᱟ ᱧᱟᱢ ᱮᱱᱟ ᱮᱱᱠᱷᱟᱱ ᱜᱮ ᱦᱟᱸᱜ ᱫᱤᱱ ᱜᱚᱴᱟᱜᱼᱟ

ᱵᱟᱝ ᱵᱟᱝ ᱟᱭᱴᱮᱢ ᱫᱚ ᱵᱟᱝ ᱚᱱᱟ ᱫᱚ ᱥᱮᱭ ᱚᱠᱟ ᱞᱮᱠᱟᱢ ᱡᱚᱢᱟ ᱚᱱᱟ ᱫᱚ ᱦᱮᱸ ᱚᱱᱟ ᱚᱱᱟ ᱢᱟ ᱰᱷᱮᱨᱚᱜ ᱜᱮ ᱠᱤᱱᱛᱩ ᱱᱚᱣᱟ ᱡᱟᱜᱮ ᱯᱟᱣᱟ ᱜᱮᱞ ᱚᱱᱟ ᱛᱮᱜᱮ ᱥᱟᱱᱛᱤ ᱚᱱᱟᱜᱮ ᱦᱮᱸ ᱦᱮᱸ ᱦᱮᱸ ᱦᱮᱸ ᱟᱪᱪᱷᱟ ᱛᱚᱵᱮ ᱴᱷᱤᱠ ᱜᱮᱭᱟ ᱛᱮᱦᱮᱧ ᱫᱚ ᱡᱮᱞᱮᱧᱮᱫ ᱜᱮᱭᱟ